ᱥᱟᱱᱟᱢ ᱥᱮᱴᱮᱨ ᱦᱩᱭ ᱠᱟᱱᱟ ᱥᱤᱫᱩ ᱠᱟᱹᱱᱩ ᱢᱤᱥᱚᱱ ᱨᱮ ᱡᱟᱦᱟᱸ ᱫᱚ ᱟᱵᱚᱭᱤᱡ ᱢᱟᱱᱚᱛᱟᱱ ᱜᱚᱢᱠᱮ ᱱᱚᱨᱮᱱ ᱦᱟᱸᱥᱫᱟ ᱪᱟᱞᱟᱣᱮᱫ ᱟᱭ ᱦᱮᱸ ᱥᱮ ᱱᱩᱭᱟᱜ ᱟᱹᱭᱩᱨ ᱥᱩᱛᱩᱜ ᱛᱮ ᱟᱵᱚ ᱫᱤᱥᱚᱢ ᱦᱚᱲ ᱥᱟᱱᱟᱢ ᱠᱚ ᱞᱟᱹᱜᱤᱫ ᱛᱮ ᱱᱚᱣᱟ ᱪᱟᱞᱟᱜ ᱠᱟᱱᱟ ᱛᱮᱦᱮᱧ ᱩᱱᱤ ᱥᱟᱞᱟᱜ ᱜᱮ ᱵᱟᱨ ᱠᱟᱛᱷᱟ ᱵᱚ ᱨᱚᱯᱚᱲᱟ ᱡᱮ ᱱᱚᱜᱼᱚᱭ ᱥᱤᱫᱩ ᱠᱟᱹᱱᱩ ᱢᱤᱥᱚᱱ ᱡᱟᱦᱟᱸ ᱫᱚ ᱟᱹᱰᱤ ᱢᱟᱨᱟᱝ ᱧᱩᱛᱩᱢ ᱨᱮᱜᱮ ᱢᱤᱫᱴᱤᱡ ᱟᱹᱰᱤ ᱢᱟᱨᱟᱝ ᱦᱟᱢᱟᱞ ᱢᱮᱱᱟᱜᱼᱟ ᱱᱚᱣᱟ ᱥᱤᱫᱩ ᱠᱟᱹᱱᱩ ᱢᱤᱥᱚᱱ ᱨᱮᱱᱟᱝ ᱠᱩᱠᱢᱩ ᱥᱮ ᱪᱤᱱᱛᱟᱹ ᱵᱷᱟᱵᱽᱱᱟ ᱚᱠᱟ ᱠᱷᱚᱱ ᱦᱮᱡ ᱮᱱᱟ ᱟᱡᱟᱜ ᱥᱚᱝᱜᱷᱚᱨᱥᱚ ᱡᱤᱵᱚᱱ ᱠᱷᱚᱱ ᱡᱮ ᱚᱠᱟ ᱞᱮᱠᱟ ᱮᱦᱚᱵ ᱠᱷᱚᱱᱮ ᱞᱮᱫᱼᱟ ᱚᱱᱟ ᱵᱟᱨᱮ ᱛᱮᱜᱮ ᱢᱟᱱᱚᱛᱟᱱ ᱜᱚᱢᱠᱮ ᱱᱚᱨᱮᱱ ᱦᱟᱸᱥᱫᱟᱜ ᱴᱷᱮᱱ ᱤᱧ ᱠᱩᱠᱞᱤᱧ ᱫᱚᱦᱚᱭᱟ ᱡᱮ ᱟᱢᱟᱜ ᱥᱚᱝᱜᱷᱚᱨᱥᱚ ᱮᱦᱚᱵ ᱫᱚ ᱞᱟᱹᱭᱟᱞᱮ ᱢᱮ ᱡᱮ ᱟᱢᱟᱜ ᱱᱚᱣᱟ ᱡᱟᱭᱜᱟ ᱟᱢ ᱪᱤᱠᱟᱢ ᱦᱮᱡ ᱮᱱᱟ ᱟᱢᱟᱜ ᱮᱦᱚᱵ ᱥᱚᱝᱜᱷᱚᱨᱥᱚ ᱡᱤᱵᱚᱱ ᱚᱠᱟ ᱞᱮᱠᱟ ᱛᱟᱦᱮᱸ ᱠᱟᱱᱟ ᱚᱱᱟ ᱵᱟᱨᱮᱛᱮ ᱵᱟᱨ ᱠᱟᱛᱷᱟ ᱞᱟᱹᱭᱟᱞᱮ ᱢᱮ
ᱡᱚᱦᱟᱨ ᱤᱧ ᱫᱚ ᱢᱟᱲᱟᱝ ᱛᱮᱫᱚ ᱢᱟᱱᱮ ᱥᱮᱨᱮᱧ ᱵᱟᱲᱟ ᱠᱤᱭᱟᱹᱧ ᱦᱟᱸᱰᱮ ᱱᱟᱰᱮ ᱦᱮᱸ ᱟᱫᱚ ᱥᱮᱨᱮᱧ ᱜᱮ ᱥᱮᱨᱮᱧ ᱠᱤᱭᱟᱹᱧ ᱡᱟᱦᱟᱸ ᱛᱟᱦᱟᱸ ᱡᱟᱦᱟᱸ ᱨᱮᱠᱚ ᱠᱚᱞᱤᱧ ᱠᱮᱭᱟ ᱵᱟ ᱱᱤᱝᱠᱟ ᱜᱮ ᱡᱟᱦᱟᱸ ᱛᱟᱦᱟᱸᱧ ᱪᱟᱞᱟᱜᱚᱜ ᱠᱤᱭᱟᱹᱧ ᱥᱮᱨᱮᱧ ᱠᱮᱭᱟ ᱟᱫᱚ ᱥᱮᱨᱮᱧ ᱥᱮᱨᱮᱧ ᱛᱮ ᱥᱮᱨᱮᱧ ᱫᱚ ᱤᱧ ᱫᱚ ᱢᱤᱫᱴᱮᱡ ᱡᱤᱱᱤᱥ ᱢᱟᱲᱟᱝ ᱠᱷᱚᱡ ᱜᱤᱧ ᱩᱭᱦᱟᱹᱨ ᱠᱮᱭᱟ ᱡᱮ ᱥᱮᱨᱮᱧ ᱫᱚ ᱥᱮᱨᱮᱧ ᱫᱚ ᱚᱠᱟ ᱞᱮᱠᱟ ᱟᱫᱚ ᱥᱮᱭ ᱥᱮᱨᱮᱧ ᱫᱚ ᱵᱮᱥᱤᱨ ᱵᱷᱟᱜᱽ ᱱᱚᱝᱠᱟᱱᱟᱜ ᱠᱟᱛᱷᱟᱧ ᱜᱟᱵᱟᱱ ᱠᱮᱭᱟ ᱞᱟᱠᱪᱟᱨ ᱵᱟ ᱠᱟᱛᱷᱟ ᱡᱮᱠᱳᱱᱳ ᱤᱛᱤᱦᱟᱥ ᱱᱚᱣᱟ ᱠᱚᱧ ᱵᱩᱡᱽ ᱵᱟᱲᱟ ᱠᱟᱛᱮᱫ ᱤᱧ ᱥᱮᱨᱮᱧ ᱠᱮᱭᱟ ᱟᱫᱚ ᱚᱱᱠᱟ ᱚᱱᱠᱟ ᱛᱮᱜᱮ ᱢᱤᱫᱴᱮᱱ ᱫᱤᱥᱟᱹᱧ ᱧᱟᱢ ᱮᱫᱟ ᱡᱮ ᱫᱟᱬᱟᱱ ᱠᱟᱹᱱᱟᱹᱧ ᱟᱫᱚ ᱪᱮᱫ ᱪᱤᱠᱟᱹ ᱦᱩᱭᱩᱜᱼᱟ ᱟᱫᱚ ᱱᱚᱜᱼᱚ ᱱᱚᱝᱠᱟᱱᱟᱜ ᱪᱤᱱᱛᱟᱹ ᱫᱷᱟᱨᱟ ᱨᱤᱧ ᱦᱤᱡᱩᱜ ᱠᱟᱱᱟ ᱟᱫᱚ ᱛᱩᱨᱟᱹᱛ ᱫᱚ ᱵᱟᱹᱧ ᱦᱮᱡ ᱫᱟᱲᱮ ᱟᱠᱟᱫᱟ ᱦᱟᱸᱜ ᱟᱫᱚ ᱚᱱᱠᱟ ᱪᱤᱱᱛᱟᱹ ᱪᱤᱱᱛᱟᱹ ᱛᱤᱧ ᱧᱮᱞ ᱮᱫᱟ ᱫᱤᱥᱚᱢ ᱨᱮ ᱡᱮ ᱢᱮᱱ ᱟᱠᱚ

ᱢᱮᱱᱫᱟᱹᱧ ᱛᱟᱦᱞᱮ ᱛᱚ ᱱᱚᱝᱠᱟ ᱱᱚᱣᱟ ᱠᱚᱨᱮᱱ ᱜᱤᱫᱽᱨᱟᱹ ᱡᱮᱢᱚᱱ ᱢᱮᱱᱟᱜ ᱠᱚᱣᱟ ᱟᱭᱢᱟ ᱜᱟᱱ ᱦᱚᱭ ᱜᱤᱫᱽᱨᱟᱹ ᱤᱥᱠᱩᱞ ᱡᱮᱫᱤᱱ ᱠᱚ ᱪᱟᱞᱟᱜᱼᱟ ᱛᱚ ᱵᱟᱝ ᱠᱚ ᱪᱟᱞᱟᱜᱼᱟ ᱱᱚᱜᱼᱚ ᱱᱚᱝᱠᱟ ᱩᱱ ᱨᱮᱫᱚᱧ ᱢᱮᱱ ᱠᱮᱫᱟ ᱡᱮ ᱤᱧ ᱫᱚ ᱫᱟᱬᱟᱱ ᱠᱟᱱ ᱜᱤᱭᱟᱹᱧ ᱛᱚᱠᱷᱚᱱ ᱤᱧ ᱨᱮᱱ ᱢᱤᱫᱴᱮᱡ ᱜᱟᱛᱮ ᱞᱚᱥᱚᱨᱟᱢ ᱴᱩᱰᱩ ᱩᱱᱤᱧ ᱢᱮᱛᱟᱭ ᱠᱟᱱᱟ ᱮ ᱫᱟᱫᱟ ᱢᱤᱫᱴᱮᱡ ᱱᱚᱝᱠᱟ ᱤᱥᱠᱩᱞ ᱞᱟᱝ ᱵᱮᱱᱟᱣ ᱟᱥᱮ ᱟᱹᱧ ᱡᱟᱭᱜᱟᱢ ᱮᱢᱟᱹᱧᱟ ᱛᱚ ᱩᱱᱤ ᱦᱚᱸ ᱦᱮᱸ ᱜᱚᱫ ᱠᱟᱫᱟᱭ ᱩᱱᱤ ᱦᱚᱸ ᱠᱩᱥᱤ ᱟᱫᱚ ᱱᱚᱜᱼᱚ ᱱᱟ ᱮᱢᱟᱜ ᱞᱤᱧᱟ ᱠᱤᱱ ᱟᱫᱚ ᱱᱚᱣᱟ ᱞᱤᱧ ᱟᱫᱚ ᱞᱤᱧ ᱢᱮᱱᱫᱟ ᱢᱟ ᱛᱚᱵᱮ ᱱᱚᱝᱠᱟ ᱞᱟᱝ ᱵᱮᱱᱟᱣᱟ ᱜᱤᱫᱽᱨᱟᱹ ᱞᱟᱝ

ᱦᱮᱸ ᱩᱱᱨᱮ ᱫᱚ ᱱᱚᱣᱟ ᱠᱚ ᱵᱟᱝ ᱵᱮᱱᱟᱣ ᱞᱮᱱᱟ ᱱᱚᱸᱰᱮ ᱫᱚ ᱫᱟᱨᱮ ᱵᱩᱴᱟᱹ ᱨᱮᱜᱮᱧ ᱛᱟᱦᱮᱸ ᱞᱮᱱᱟ ᱱᱚᱜᱼᱚᱭ ᱰᱩᱝᱨᱤ ᱫᱟᱨᱮ ᱵᱩᱴᱟᱹ ᱨᱮᱜᱮ ᱧᱩᱛ ᱨᱮᱜᱮ ᱞᱟᱭᱤᱱ ᱯᱷᱟᱭᱤᱱ ᱵᱟᱝ ᱛᱟᱦᱮᱸ ᱞᱮᱱᱟ ᱦᱮᱸ ᱟᱨ ᱱᱤᱝᱠᱟ ᱠᱟᱛᱮ ᱤᱧ ᱥᱮᱨᱮᱧ ᱠᱮᱭᱟ ᱟᱨ ᱧᱤᱫᱟᱹ ᱫᱚ ᱱᱚᱸᱰᱮᱞᱤᱧ ᱛᱟᱦᱮᱸ ᱠᱚᱜ ᱠᱮᱭᱟ ᱟᱪᱪᱷᱟ ᱟᱪᱪᱷᱟ ᱮᱭ ᱨᱚᱠᱚᱢ
ᱟᱪᱪᱷᱟ ᱱᱤᱛᱚᱜ ᱦᱳᱭ ᱱᱤᱛᱚᱜ ᱫᱚ ᱫᱩ ᱦᱟᱡᱟᱨ ᱩᱱᱤᱥ ᱪᱟᱞᱟᱜ ᱠᱟᱱᱟ ᱱᱟᱦᱟᱜ ᱮᱱᱠᱷᱟᱱ ᱫᱩ ᱦᱟᱡᱟᱨ ᱪᱳᱫᱫᱳ ᱠᱷᱚᱱ ᱫᱩ ᱦᱟᱡᱟᱨ ᱩᱱᱤᱥ ᱪᱮᱫ ᱞᱮᱠᱟ ᱪᱮᱫ ᱠᱚᱯᱮ ᱪᱤᱠᱟ ᱠᱮᱜᱼᱟ ᱪᱮᱫ ᱠᱚᱯᱮ ᱠᱟᱹᱢᱤ ᱦᱚᱨᱟ ᱞᱮᱜᱼᱟ

ᱩᱱ ᱨᱮᱦᱚᱸ ᱱᱚᱝᱠᱟ ᱜᱮᱞᱤᱧ ᱪᱟᱞᱟᱣ ᱤᱫᱤ ᱠᱮᱫᱟ ᱟᱨ ᱵᱤᱵᱷᱤᱱᱱᱚ ᱡᱟᱭᱜᱟᱧ ᱚᱱᱩᱥᱴᱷᱟᱱ ᱠᱮᱫᱟ ᱱᱚᱸᱰᱮ ᱠᱷᱚᱱ ᱟᱫᱚ ᱚᱱᱟ ᱠᱤ ᱵᱚᱞᱮ ᱚᱱᱟ ᱪᱳᱫᱫᱳ ᱯᱚᱱᱨᱚ ᱦᱩᱭᱱᱟ ᱟᱫᱚ ᱢᱤᱫᱴᱮᱡ ᱚᱲᱟᱜ ᱱᱚᱣᱟᱴᱟᱜ ᱵᱮᱱᱟᱣ ᱦᱩᱭ ᱚᱲᱟᱜ ᱠᱚᱞᱤᱧ ᱵᱮᱱᱟᱣ ᱠᱮᱫᱟ ᱟᱫᱚ ᱥᱚᱞᱚ ᱦᱩᱭᱩᱜ ᱦᱩᱭᱩᱜ ᱛᱮ ᱟᱨᱚ ᱢᱤᱫ ᱠᱟᱹᱴᱤᱡ ᱚᱱᱟ ᱰᱩᱝᱨᱤ ᱨᱮ ᱛᱷᱚᱲᱟ ᱜᱟᱱ ᱞᱤᱧ ᱚᱥᱨᱟᱣ ᱠᱟᱫᱟ ᱱᱚᱜᱼᱚᱭ ᱡᱮ ᱱᱚᱝᱠᱟ ᱤᱫᱤᱭᱮᱫᱟᱞᱤᱧ ᱚᱱᱩᱥᱴᱷᱟᱱ ᱠᱚᱞᱤᱧ ᱠᱚᱨᱟᱣ ᱤᱫᱤᱭᱮᱫᱟ ᱟᱫᱚ ᱱᱚᱣᱟ ᱱᱮᱥ ᱫᱚ ᱩᱱᱤᱥ ᱨᱮᱫᱚ ᱱᱚᱜᱼᱚᱭ ᱮᱱᱟᱝ

ᱯᱟᱹᱨᱥᱤ ᱥᱟᱜᱟᱲ ᱢᱟ ᱟᱹᱰᱤ ᱱᱟᱯᱟᱭ ᱦᱩᱸ ᱟᱪᱪᱷᱟ ᱱᱚᱣᱟ ᱥᱤᱫᱩ ᱠᱟᱹᱱᱩ ᱢᱤᱥᱚᱱ ᱱᱚᱣᱟ ᱫᱚ ᱪᱮ ᱱᱚᱣᱟ ᱨᱮᱱᱟᱝ ᱟᱹᱜᱤᱞ ᱪᱤᱱᱛᱟᱹ ᱫᱷᱟᱨᱟ ᱫᱚ ᱪᱮᱫ ᱠᱟᱱ ᱛᱟᱢᱟ ᱥᱮ ᱪᱮᱫ ᱠᱟᱱ ᱛᱟᱵᱚᱣᱟ ᱥᱤᱫᱩ ᱠᱟᱹᱱᱩ ᱢᱤᱥᱚᱱ ᱫᱚ ᱤᱧ ᱫᱚ ᱢᱤᱫᱴᱟᱝ ᱤᱧ ᱪᱤᱱᱛᱟᱹ ᱟᱠᱟᱫᱟ ᱡᱮ ᱟᱵᱚ ᱜᱤᱫᱽᱨᱟᱹ ᱥᱤᱠᱠᱷᱟ ᱯᱟᱲᱦᱟᱣ ᱠᱚᱣᱟ ᱵᱚᱱ ᱟᱵᱚᱣᱟᱜ ᱡᱟᱜᱟᱣ ᱠᱚᱜᱼᱟ ᱵᱚᱱ ᱟᱵᱚᱣᱟᱜ ᱥᱚᱢᱟᱡᱽ ᱥᱚᱸᱥᱠᱨᱤᱛᱤ ᱟᱵᱚᱣᱟᱜ ᱞᱟᱭ ᱞᱟᱠᱪᱟᱨ ᱡᱮᱢᱚᱱ ᱵᱟᱧᱪᱟᱜ ᱢᱟ ᱱᱚᱜᱼᱚᱭ ᱡᱮ ᱵᱤᱨ ᱵᱩᱨᱩ ᱱᱚᱣᱟ ᱠᱚᱵᱚᱱ ᱵᱟᱧᱪᱟᱜ ᱢᱟ ᱟᱵᱚ ᱛᱚ ᱥᱮᱭ ᱫᱟᱨᱮ ᱵᱩᱴᱟᱹ ᱨᱮᱱ ᱵᱚᱸᱜᱟ ᱵᱩᱨᱩ ᱡᱟᱦᱮᱨ ᱵᱚᱸᱜᱟ ᱵᱩᱨᱩ ᱦᱚᱲ ᱠᱟᱱᱟ ᱵᱚᱱ ᱛᱚ ᱟᱵᱚ ᱫᱚ ᱵᱤᱨ ᱵᱩᱨᱩ ᱫᱟᱨᱮ ᱱᱤᱭᱮ ᱜᱮᱛᱚ ᱟᱵᱚ ᱫᱚ ᱵᱟᱧᱪᱟᱣ ᱢᱮᱱᱟᱜ ᱵᱟᱧᱪᱟᱣ ᱢᱮᱱᱟᱜ ᱵᱚᱱᱟ ᱛᱚ ᱟᱵᱚᱣᱟᱜ ᱡᱟᱛᱮ ᱚᱱᱟ ᱠᱚ ᱵᱟᱧᱪᱟᱜ ᱢᱟ ᱟᱵᱚᱣᱟᱜ ᱥᱤᱠᱠᱷᱟ ᱦᱚᱸ ᱢᱟᱱᱮ ᱴᱷᱤᱠ ᱴᱷᱟᱠ ᱦᱩᱭᱩᱜ ᱢᱟ ᱱᱚᱣᱟ ᱜᱮ ᱱᱤᱝᱠᱟᱱᱟᱜ ᱜᱮ ᱞᱚᱠᱠᱷᱚ ᱞᱚᱠᱠᱷᱚ ᱢᱮᱱᱟᱜᱼᱟ ᱦᱮᱸ ᱟᱪᱪᱷᱟ
ᱱᱚᱣᱟ ᱢᱤᱥᱚᱱ ᱪᱟᱞᱟᱣ ᱨᱮ ᱚᱠᱟ ᱞᱮᱠᱟᱱ ᱜᱚᱲᱚ ᱠᱚ ᱚᱠᱚᱭ ᱠᱚ ᱴᱷᱮᱱ ᱫᱚᱨᱠᱟᱨ ᱚᱱᱟ ᱠᱚ ᱦᱚᱸ ᱡᱮᱦᱮᱛᱩ ᱱᱚᱣᱟ ᱫᱚ ᱞᱟᱭᱤᱵᱷ ᱪᱟᱞᱟᱜ ᱠᱟᱱᱟ ᱦᱩᱸ ᱵᱷᱤᱰᱤᱭᱳ ᱮᱱᱠᱷᱟᱱ ᱫᱤᱥᱣᱟᱹ ᱴᱷᱮᱱ ᱟᱢ ᱵᱟᱨ ᱠᱟᱛᱷᱟ ᱞᱟᱹᱭ ᱢᱮ ᱡᱮ ᱚᱠᱟ ᱞᱮᱠᱟᱱ ᱜᱚᱲᱚ ᱚᱠᱚᱭ ᱴᱷᱮᱱ ᱫᱚᱨᱠᱟᱨᱚᱜ ᱠᱟᱱᱟ? ᱜᱚᱲᱚ ᱫᱚ ᱧᱮᱞ ᱢᱮ ᱜᱚᱲᱚ ᱫᱚ ᱩᱸ ᱟᱹᱰᱤ ᱦᱚᱲ ᱠᱚ ᱯᱷᱳᱱ ᱯᱷᱟᱱ ᱟᱠᱟᱫ ᱜᱮᱭᱟ ᱟᱫᱚ ᱦᱮᱸ ᱠᱚ ᱤᱧ ᱠᱚ ᱢᱤᱛᱟᱹᱧᱟ ᱱᱚᱨᱮᱱ ᱵᱟᱹᱵᱩ ᱦᱮᱸ ᱪᱮᱫ ᱞᱮ ᱜᱚᱲᱚ ᱢᱮᱭᱟ ᱪᱮᱫ ᱞᱮᱠᱟ ᱦᱮᱸ ᱵᱷᱟᱞᱤ ᱦᱚᱲ ᱟᱢ ᱫᱚ ᱦᱮᱸ ᱟᱢᱟᱜ ᱢᱤᱥᱚᱱ ᱵᱷᱟᱞᱤ ᱤᱧ ᱫᱚ ᱦᱮᱸ ᱩᱱ ᱨᱮᱫᱚᱧ ᱢᱮᱱᱟ ᱤᱧᱟᱹᱜ ᱢᱤᱥᱚᱱ ᱫᱚ ᱵᱟᱝ ᱱᱚᱣᱟ ᱥᱤᱫᱩ ᱠᱟᱹᱱᱩ ᱢᱤᱥᱚᱱ ᱫᱚ ᱦᱩᱭᱩᱜ ᱠᱟᱱᱟ ᱜᱚᱴᱟ ᱣᱟᱨᱞᱰ ᱨᱮᱱ ᱥᱟᱱᱛᱟᱲ ᱨᱮᱭᱟᱜ ᱢᱤᱥᱚᱱ ᱟᱢ ᱫᱚ ᱟᱢ ᱞᱮᱠᱟᱛᱮ ᱟᱢ ᱫᱚ ᱜᱚᱲᱚ ᱢᱮ ᱱᱤᱡᱮᱨᱟᱜ ᱢᱚᱱᱮ ᱠᱟᱛᱮ ᱛᱚᱵᱮ ᱥᱮ ᱤᱧ ᱫᱚ ᱪᱮᱫ ᱮᱢ ᱜᱚᱲᱚ ᱟᱹᱧᱟ ᱤᱧ ᱫᱚ ᱤᱧ ᱫᱚ ᱵᱟᱝ ᱮᱢ ᱦᱩᱭᱩᱜᱼᱟ ᱟᱢ ᱫᱚ ᱢᱤᱥᱚᱱ ᱟᱢᱟᱜ ᱠᱟᱱᱟ ᱟᱢᱟᱜ ᱢᱮᱱᱛᱮ ᱜᱚᱲᱚ ᱢᱮ ᱱᱚᱝᱠᱟᱱᱟᱜ ᱜᱚᱲᱚ ᱦᱳᱭ ᱤᱱᱟᱹᱜ ᱛᱮ ᱟᱢ ᱫᱚ ᱡᱟᱦᱟᱱᱟᱜ ᱜᱮᱢ ᱜᱚᱲᱚ ᱟᱨᱛᱷᱤᱠ ᱜᱚᱲᱚ ᱢᱮ ᱵᱟ ᱥᱤᱠᱠᱷᱟ ᱫᱟᱱ ᱢᱮ ᱱᱟᱱᱟ ᱨᱚᱠᱚᱢ ᱮᱨᱚᱠᱚᱢ

ᱥᱤᱠᱠᱷᱟ ᱢᱟᱫᱽᱫᱷᱚᱢ ᱛᱮ ᱦᱮᱸ ᱥᱤᱠᱠᱷᱟ ᱫᱚ ᱢᱤᱫᱴᱮᱱ ᱱᱚᱣᱟ ᱫᱚ ᱢᱟᱫᱽᱫᱷᱚᱢ ᱥᱟᱵ ᱠᱟᱛᱮ ᱢᱟᱫᱽᱫᱷᱚᱢ ᱥᱟᱵ ᱵᱟᱫ ᱠᱟᱛᱮ ᱵᱟᱹᱠᱤ ᱡᱟᱦᱟᱸ ᱛᱤᱱᱟᱹᱜ ᱟᱵᱚᱣᱟᱜ ᱠᱟ ᱞᱟᱠᱪᱟᱨ ᱢᱮᱱᱟᱜᱼᱟ ᱦᱩᱸ ᱟᱵᱚ ᱫᱟᱨᱮ ᱵᱚᱸᱜᱟ ᱵᱩᱨᱩ ᱢᱮᱱᱟᱜ ᱠᱚᱣᱟ ᱦᱩᱸ ᱦᱩᱸ ᱦᱮᱸ ᱦᱩᱸ ᱟᱵᱚ ᱫᱚ ᱫᱟᱨᱮ ᱜᱮ ᱞᱟᱛᱟᱨ ᱨᱮᱜᱮ ᱵᱚ ᱵᱚᱸᱜᱟ ᱵᱩᱨᱩᱭᱟ ᱛᱚ ᱫᱟᱨᱮ ᱦᱩᱸ ᱜᱮᱛᱚ ᱫᱟᱨᱮ ᱦᱩᱸ ᱢᱟᱱᱮ ᱫᱟᱨᱮ ᱜᱮᱛᱚ ᱚᱠᱥᱤᱡᱮᱱᱮ ᱮᱢᱟᱵᱚᱱ ᱠᱟᱱᱟ ᱮᱠᱫᱚᱢ ᱦᱮᱸ ᱮᱠᱫᱚᱢ ᱚᱱᱟ ᱪᱷᱟᱲᱟ ᱫᱚ ᱦᱮᱸ ᱟᱵᱚ ᱥᱩᱢᱩᱝ ᱫᱚ ᱪᱮᱫᱟᱜ ᱵᱤᱥᱥᱚ ᱨᱮ ᱡᱟᱦᱟᱸ ᱛᱤᱱᱟᱹᱜ ᱜᱮ ᱢᱟᱹᱱᱢᱤ ᱦᱮᱸ ᱢᱮᱱᱟᱜ ᱠᱚᱣᱟ ᱦᱮᱸ